ᱥᱟᱱᱟᱢ ᱠᱚ ᱡᱚᱦᱟᱨ ᱜᱮ ᱥᱟᱱᱟᱢ ᱠᱚ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱫᱚ ᱚᱱᱠᱟᱱ ᱡᱟᱭᱜᱟ ᱵᱚᱱ ᱧᱮᱞᱟ ᱡᱟᱦᱟᱸ ᱫᱚ ᱧᱮᱞᱚᱜ ᱞᱮᱠᱟᱱ ᱡᱟᱭᱜᱟ ᱵᱚᱱ ᱧᱮᱞᱟ ᱛᱚ ᱫᱷᱟᱹᱨᱛᱤ ᱠᱷᱚᱱᱟᱜ ᱥᱮ ᱱᱚᱣᱟ ᱫᱤᱥᱚᱢ ᱞᱟᱛᱟᱨ ᱠᱷᱚᱱᱟᱜ ᱫᱟᱜ ᱥᱮᱛᱮᱧ ᱨᱟᱠᱟᱵᱚᱜ ᱠᱟᱱᱟ ᱟᱨ ᱚᱱᱟ ᱠᱟᱴ ᱠᱟᱱᱟ ᱢᱤᱫᱴᱟᱝ ᱠᱟᱴ ᱰᱟᱹᱰᱤ ᱢᱮᱱᱛᱮ ᱠᱚ ᱢᱮᱛᱟᱜᱼᱟ ᱟᱫᱚ ᱚᱱᱟ ᱫᱚ ᱟᱹᱫᱤ ᱠᱟᱞ ᱠᱷᱚᱱᱟᱜ ᱢᱮᱱᱟᱜᱼᱟ ᱩᱱᱟᱹᱜ ᱫᱤᱱ ᱠᱷᱚᱱᱟᱜ ᱢᱮᱱᱟᱜᱼᱟ ᱛᱮᱦᱮᱧ ᱫᱷᱟᱹᱨᱤᱡ ᱚᱱᱟ ᱠᱟᱴ ᱵᱟᱝ ᱥᱮᱭᱟ ᱟᱠᱟᱱᱟ ᱟᱨ ᱚᱱᱟ ᱠᱟᱴ ᱛᱟᱞᱟ ᱨᱮᱜᱮ ᱫᱟᱜ ᱥᱮᱛᱮᱧᱚᱜᱼᱟ ᱟᱨ ᱚᱱᱟ ᱟᱹᱛᱩ ᱟᱥᱯᱟᱥ ᱨᱮᱱ ᱦᱚᱲ ᱚᱱᱟ ᱠᱟᱴ ᱰᱟᱹᱰᱤ ᱠᱷᱚᱱᱟᱜ ᱜᱮ ᱫᱟᱜ ᱠᱚ ᱤᱫᱤᱭᱟ ᱚᱱᱠᱟ ᱜᱮ ᱛᱮᱦᱮᱧ ᱢᱤᱫ ᱠᱟᱴ ᱰᱟᱹᱰᱤ ᱨᱮᱱᱟᱜ ᱵᱚᱱ ᱠᱟᱛᱷᱟᱭᱟ ᱡᱟᱦᱟᱸ ᱫᱚ ᱫᱷᱤᱨᱤ ᱫᱟᱨᱮ ᱱᱟᱹᱲᱤ ᱛᱮ ᱥᱟᱡᱟᱣ ᱠᱟᱱᱟ ᱚᱱᱠᱟᱱ ᱛᱟᱞᱟ ᱨᱮ ᱡᱟᱦᱟᱸ ᱫᱚ ᱢᱤᱫ ᱜᱳᱢᱦᱮᱲ ᱩᱢᱩᱞ ᱫᱟᱨᱮ ᱞᱟᱛᱟᱨ ᱨᱮ ᱠᱟᱴ ᱰᱟᱹᱰᱤ ᱢᱮᱱᱟᱜᱼᱟ ᱟᱨ ᱩᱱᱟᱹᱜ ᱫᱤᱱ ᱠᱷᱚᱱᱟᱜ ᱜᱮ ᱚᱱᱟ ᱠᱟᱴ ᱰᱟᱹᱰᱤ ᱢᱮᱱᱟᱜᱼᱟ ᱟᱫᱚ ᱚᱱᱟ ᱠᱟᱴ ᱦᱚᱸ ᱵᱟᱝ ᱥᱮᱭᱟ ᱟᱠᱟᱱᱟ ᱟᱨ ᱚᱱᱟ ᱴᱷᱮᱡ ᱫᱟᱜ ᱥᱮᱛᱮᱧᱚᱜᱼᱟ ᱵᱚᱠᱚᱲ ᱵᱚᱠᱚᱲ ᱵᱟᱨᱚ ᱢᱟᱥ ᱜᱮ ᱥᱮᱛᱮᱧᱚᱜᱼᱟ ᱨᱤᱲᱤᱢ ᱨᱤᱲᱤᱢ ᱥᱮᱛᱮᱧᱚᱜᱼᱟ ᱟᱨ ᱚᱱᱟ ᱟᱥ ᱯᱟᱥ ᱨᱮ ᱡᱟᱦᱟᱸ ᱛᱤᱱᱟᱹᱜ ᱜᱮ ᱦᱚᱲ ᱢᱮᱱᱟᱜ ᱠᱚᱣᱟ ᱟᱛᱳ ᱨᱮ ᱚᱱᱟ ᱠᱟᱴ ᱰᱟᱹᱰᱤ ᱠᱷᱚᱱᱟᱜ ᱫᱟᱜ ᱠᱚ ᱤᱫᱤᱭᱟ ᱢᱮᱱᱠᱷᱟᱱ ᱱᱮᱛᱟᱨ ᱫᱚ ᱦᱟᱞᱠᱟ ᱰᱩᱵᱩᱡ ᱟᱠᱟᱱᱟ ᱡᱟᱦᱟᱸ ᱫᱚ ᱵᱚᱨᱥᱟ ᱨᱮᱱᱟᱜ ᱫᱟᱜ ᱛᱮ ᱮᱴᱟᱜ ᱠᱚᱨᱮ ᱫᱚ ᱢᱟᱱᱮ ᱚᱱᱟ ᱚᱱᱟ ᱠᱟᱴ ᱨᱮᱱᱟᱜ ᱥᱟᱭᱤᱰ ᱛᱮᱫᱚ ᱜᱟᱱᱫᱟ ᱫᱟᱜ ᱵᱚᱦᱮᱜ ᱠᱟᱱᱟ ᱟᱨ ᱡᱟᱦᱟᱸ ᱥᱮᱛᱮᱧᱚᱜ ᱠᱟᱱᱟ ᱚᱸᱰᱮ ᱫᱚ ᱥᱟᱯᱷᱟ ᱜᱮ ᱧᱮᱞᱚᱜ ᱠᱟᱱᱟ ᱢᱮᱱᱠᱷᱟᱱ ᱟᱨ ᱚᱱᱟ ᱡᱟᱭᱜᱟ ᱨᱮ ᱵᱟᱨᱚ ᱢᱟᱥ ᱜᱮ ᱫᱟᱜ ᱞᱤᱸᱜᱤᱱ ᱠᱟᱨᱚᱱ ᱛᱮ ᱥᱟᱹᱨᱩ ᱟᱲᱟᱜ ᱟᱭᱢᱟ ᱜᱮ ᱧᱟᱢᱚᱜᱼᱟ ᱥᱟᱱᱟᱢ ᱠᱚᱵᱚᱱ ᱵᱟᱲᱟᱭᱟ ᱯᱟᱞᱱᱟ ᱰᱮᱢ ᱫᱚ ᱯᱟᱞᱮ ᱠᱷᱟᱱ ᱟᱨ ᱚᱱᱟ ᱥᱟᱶ ᱥᱟᱶᱛᱮ ᱥᱚᱱᱟ ᱡᱷᱟᱨᱱᱟ ᱢᱤᱫ ᱢᱮᱱᱟᱜᱼᱟ ᱚᱸᱰᱮ ᱫᱚ ᱫᱟᱜ ᱞᱤᱸᱜᱤᱱᱟ ᱫᱷᱤᱨᱤ ᱪᱟᱹᱴᱟᱹᱱᱤ ᱠᱷᱚᱱ ᱫᱟᱜ ᱞᱤᱸᱜᱤ ᱞᱤᱸᱜᱤ ᱛᱮ ᱟᱬᱜᱚᱱᱟ ᱡᱟᱦᱟᱸ ᱫᱚ ᱟᱫᱵᱷᱩᱛ ᱢᱟᱱᱮ ᱧᱮᱞᱛᱮ ᱟᱭᱢᱟ ᱜᱮ ᱨᱟᱹᱥᱠᱟᱹ ᱜᱮ ᱵᱩᱡᱷᱟᱹᱜᱼᱟ ᱚᱱᱠᱟ ᱫᱨᱤᱥᱥᱚ ᱠᱟᱱᱟ ᱟᱨ ᱚᱱᱟ ᱥᱟᱶ ᱥᱟᱶᱛᱮ ᱡᱟᱦᱟᱸ ᱠᱟᱴ ᱰᱟᱹᱰᱤ ᱠᱟᱱᱟ ᱚᱱᱟ ᱫᱚ ᱢᱟᱱᱮ ᱵᱟᱹᱫᱽ ᱛᱟᱞᱟ ᱨᱮ ᱢᱮᱱᱟᱜᱼᱟ ᱟᱨ ᱯᱩᱨᱟᱹ ᱪᱟᱨᱳ ᱛᱚᱨᱚᱯ ᱢᱟᱱᱮ ᱡᱚᱛᱚ ᱥᱮᱫ ᱵᱩᱨᱩ ᱟᱨ ᱵᱩᱨᱩ ᱜᱮ ᱢᱮᱱᱟᱜᱼᱟ ᱟᱨ ᱟᱨᱦᱚᱸ ᱢᱤᱫ ᱚᱱᱠᱟ ᱢᱮᱱᱟᱜᱼᱟ ᱰᱩᱝᱰᱩᱝ ᱠᱚᱪᱟ ᱚᱱᱟ ᱫᱚ ᱡᱟᱦᱟᱸ ᱫᱚ ᱟᱹᱰᱤ ᱱᱟᱯᱟᱭ ᱧᱮᱞᱚᱜᱼᱟ ᱧᱮᱞ ᱛᱮᱦᱚᱸ ᱟᱫᱚ ᱛᱚᱵᱮ ᱫᱮᱞᱟ ᱵᱚᱱ ᱧᱮᱞᱟ ᱱᱚᱣᱟ ᱜᱮ ᱡᱟᱦᱟᱸ ᱫᱚ ᱪᱟᱱᱰᱤᱞ ᱯᱨᱚᱠᱷᱚᱸᱰ ᱨᱮᱱᱟᱜ ᱱᱚᱣᱟ ᱦᱮᱸᱥᱟᱜ ᱠᱚᱪᱟ ᱯᱚᱧᱪᱟᱭᱮᱛ ᱨᱮᱱᱟᱜ ᱟᱥ ᱯᱟᱥ ᱠᱚᱨᱮᱱᱟᱜ ᱟᱛᱳ ᱡᱟᱦᱟᱸ ᱫᱚ ᱴᱩᱰᱩ ᱨᱟᱝᱠᱟ ᱦᱮᱸᱥᱟᱜ ᱠᱚᱪᱟ ᱡᱟᱣᱨᱟ ᱫᱚ ᱟᱭᱢᱟ ᱜᱟᱱ ᱟᱛᱳ ᱢᱮᱱᱟᱜᱼᱟ ᱟᱫᱚ ᱵᱤᱨ ᱵᱩᱨᱩ ᱛᱟᱞᱟ ᱨᱮ ᱱᱚᱣᱟ ᱫᱚ ᱢᱮᱱᱟᱜᱼᱟ ᱟᱫᱚ ᱪᱟᱹᱣᱠᱟ ᱠᱷᱚᱱ ᱠᱚᱢ ᱥᱮ ᱠᱚᱢ ᱞᱚᱜᱽ ᱵᱷᱚᱜᱽ ᱫᱚᱥ ᱠᱤᱞᱳᱢᱤᱴᱟᱨ ᱵᱩᱨᱩ ᱥᱮᱫ ᱵᱚᱞᱚᱜ ᱦᱩᱭᱩᱜᱼᱟ ᱟᱫᱚ ᱧᱮᱧᱮᱞ ᱞᱟᱹᱜᱤᱫ ᱛᱮ ᱟᱫᱚ ᱵᱷᱤᱰᱤᱭᱳ ᱢᱩᱪᱟᱹᱫ ᱫᱷᱟᱹᱨᱤᱡ ᱵᱚᱱ ᱧᱮᱞ ᱢᱟ ᱟᱹᱰᱤ ᱜᱮ ᱤᱱᱴᱟᱨᱮᱥᱴᱤᱝ ᱜᱮᱭᱟ ᱥᱟᱱᱟᱢ ᱠᱚ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱫᱚ ᱦᱮᱡ ᱠᱟᱱᱟ ᱥᱟᱨᱟᱭᱠᱮᱞᱟ ᱡᱮᱞᱟ ᱨᱮᱱᱟᱜ ᱱᱚᱣᱟ ᱪᱟᱱᱰᱤᱞ ᱯᱨᱚᱠᱷᱚᱸᱰ ᱨᱟᱝᱠᱟ ᱠᱚᱪᱟᱛᱮ ᱟᱫᱚ ᱧᱮᱞᱚᱜ ᱠᱟᱱᱟ ᱛᱟᱭᱚᱢ ᱥᱮᱫ ᱢᱤᱫ ᱵᱮᱠᱜᱨᱟᱣᱩᱱᱰ ᱨᱮ ᱱᱚᱣᱟ ᱚᱱᱟ ᱰᱟᱹᱰᱤ ᱜᱮᱵᱚᱱ ᱧᱮᱞᱟ ᱛᱮᱦᱮᱧ ᱡᱮ ᱱᱚᱣᱟ ᱢᱟᱱᱮ ᱥᱮᱫᱟᱭ ᱠᱷᱚᱱᱟᱜ ᱥᱮᱫᱟᱭ ᱦᱟᱯᱲᱟᱢ ᱠᱚ ᱠᱷᱚᱱᱟᱜ ᱱᱚᱣᱟ ᱡᱟᱦᱟᱸ ᱫᱟᱜ ᱠᱟᱱᱟ ᱯᱟᱞᱮ ᱠᱷᱟᱱ ᱡᱟᱦᱟᱸ ᱛᱤᱥ ᱱᱚᱣᱟ ᱫᱤᱥᱚᱢ ᱫᱷᱟᱹᱨᱛᱤ ᱵᱮᱱᱟᱣ ᱞᱮᱱᱟ ᱩᱱ ᱠᱷᱚᱱᱟᱜ ᱯᱟᱞᱮ ᱠᱷᱟᱱ ᱱᱚᱰᱮ ᱫᱟᱜ ᱨᱮᱱᱟᱜ ᱥᱨᱳᱛ ᱡᱟᱦᱟᱸ ᱠᱟᱱᱟ ᱱᱚᱣᱟ ᱪᱮᱛᱟᱱ ᱞᱮᱵᱮᱞ ᱨᱮ ᱢᱮᱱᱟᱜ ᱠᱷᱟᱹᱛᱤᱨ ᱛᱮ ᱢᱟᱱᱮ ᱵᱟᱨᱚ ᱢᱟᱥ ᱫᱟᱜ ᱞᱤᱸᱜᱤᱱᱟ ᱟᱨ ᱵᱟᱨᱚ ᱢᱟᱥ ᱫᱟᱜ ᱞᱤᱸᱜᱤᱱ ᱠᱷᱟᱹᱛᱤᱨ ᱛᱮ ᱛᱮᱦᱮᱧ ᱡᱟᱦᱟᱸ ᱛᱤᱱᱟᱹᱜ ᱱᱚᱣᱟ ᱠᱷᱚᱱ ᱞᱟᱛᱟᱨ ᱯᱟᱥᱴᱟ ᱥᱮᱫ ᱢᱮᱱᱟᱜ ᱟᱥᱮ ᱢᱟᱱᱮ ᱵᱟᱨᱚ ᱢᱟᱥ ᱫᱟᱜ ᱞᱤᱸᱜᱤ ᱟᱠᱟᱭ ᱛᱟᱦᱮᱱᱟ ᱟᱨ ᱱᱚᱰᱮ ᱥᱟᱹᱨᱩ ᱟᱲᱟᱜ ᱢᱟᱱᱮ ᱵᱟᱨᱚ ᱢᱟᱥ ᱜᱮ ᱧᱟᱢᱚᱜᱼᱟ ᱟᱨ ᱵᱟᱨᱚ ᱢᱟᱥ ᱥᱟᱹᱨᱩ ᱟᱲᱟᱜ ᱱᱚᱰᱮ ᱠᱷᱚᱱᱟᱜ ᱠᱚ ᱤᱫᱤᱭᱟ ᱱᱚᱣᱟ ᱟᱥᱯᱟᱥ ᱨᱮ ᱦᱚᱲ ᱡᱚᱢ ᱞᱟᱹᱜᱤᱫ ᱛᱮ ᱪᱮᱫᱟᱜ ᱥᱮ ᱱᱚᱰᱮ ᱵᱟᱨᱚ ᱢᱟᱥ ᱫᱟᱜ ᱞᱤᱸᱜᱤᱱᱟ ᱛᱚ ᱫᱮᱞᱟ ᱵᱚᱱ ᱧᱮᱞᱟ ᱵᱷᱤᱰᱭᱳ ᱚᱱᱟᱜᱮ ᱟᱨ ᱠᱤᱪᱷᱩ ᱵᱚᱱ ᱠᱩᱞᱤᱭᱮᱭᱟ ᱟᱫᱚ ᱢᱤᱫᱴᱟᱝ ᱢᱟᱢᱚ ᱦᱚᱲ ᱦᱟᱸᱜ ᱟᱵᱚᱨᱤᱡ ᱱᱚᱰᱮ ᱜᱮ ᱢᱮᱱᱟᱭᱟ ᱡᱮ ᱛᱤᱱᱟᱹᱜ ᱫᱤᱱ ᱠᱷᱚᱱ ᱱᱚᱰᱮ ᱦᱮᱱᱟᱜᱼᱟ ᱵᱟᱲᱟᱭᱟ ᱥᱮ ᱵᱟᱭ ᱵᱟᱲᱟᱭᱟ ᱛᱤᱱᱟᱹᱜ ᱫᱤᱱ ᱠᱷᱚᱱᱟᱜ ᱱᱚᱰᱮᱱᱟᱜ ᱡᱟᱦᱟᱸ ᱰᱟᱹᱰᱤ ᱠᱟᱱᱟ ᱟᱨ ᱪᱮᱫ ᱠᱚ ᱢᱮᱛᱟᱜᱼᱟ ᱪᱮᱫ ᱰᱟᱹᱰᱤ ᱠᱚ ᱢᱮᱛᱟᱜᱼᱟ ᱱᱚᱣᱟ ᱱᱚᱣᱟ ᱫᱚ ᱠᱩᱠᱩᱨ ᱰᱟᱹᱰᱤ ᱠᱩᱠᱩᱨ ᱰᱮᱦᱰᱮ ᱟᱫᱚ ᱛᱤᱱᱟᱹᱜ ᱥᱟᱞ ᱠᱷᱚᱱᱟᱜ ᱢᱮᱱᱟᱜᱼᱟ ᱟᱹᱵᱤᱱ ᱵᱤᱱ ᱵᱟᱲᱟᱭᱟ ᱵᱟᱹᱞᱤᱧ ᱵᱟᱲᱟᱭᱟ ᱟᱹᱞᱤᱧ ᱵᱟᱵᱟ ᱛᱮᱠᱚ ᱠᱷᱚᱱ ᱢᱟᱲᱟᱝ ᱥᱮᱫ ᱠᱷᱚᱱ ᱠᱟᱱᱟ ᱛᱚ ᱟᱹᱞᱤᱧ ᱵᱟᱵᱟ ᱛᱮᱠᱚ ᱦᱚᱸ ᱵᱟᱠᱚ ᱵᱟᱲᱟᱭᱟ ᱟᱪᱪᱷᱟ ᱛᱚ ᱧᱮᱞ ᱫᱟᱲᱮᱭᱟᱜᱼᱟ ᱵᱚᱱ ᱱᱤᱛᱚᱜ ᱫᱚ ᱫᱟᱜ ᱨᱮᱱᱟᱜ ᱥᱤᱡᱮᱱ ᱠᱟᱱᱟ ᱦᱤᱥᱟᱹᱵ ᱛᱮ ᱡᱟᱦᱟᱸ ᱰᱟᱹᱰᱤ ᱠᱟᱱᱟ ᱱᱟᱦᱟᱜ ᱚᱱᱟ ᱫᱚ ᱠᱤᱪᱷᱩ ᱫᱟᱜ ᱛᱮ ᱤᱭᱟᱹ ᱟᱠᱟᱱᱟ ᱢᱟᱱᱮ ᱛᱮᱱ ᱟᱠᱟᱱᱟ ᱟᱫᱚ ᱱᱤᱛᱚᱜ ᱦᱚᱸ ᱧᱮᱞᱚᱜ ᱠᱟᱱ ᱜᱮᱭᱟ ᱚᱱᱮ ᱧᱮᱞ ᱫᱟᱲᱮᱭᱟᱜ ᱠᱟᱱᱟ ᱵᱚᱱ ᱚᱱᱟ ᱠᱟᱱ ᱜᱮᱭᱟ ᱡᱟᱦᱟᱸ ᱫᱚ ᱠᱟᱴ ᱢᱮᱱᱟᱜᱼᱟ ᱚᱱᱟ ᱛᱟᱞᱟ ᱨᱮ ᱫᱟᱜ ᱥᱮᱛᱮᱧᱚᱜᱼᱟ ᱟᱫᱚ ᱟᱨ ᱢᱤᱫ ᱟᱭᱳ ᱦᱚᱲ ᱵᱚᱱ ᱧᱮᱞ ᱫᱟᱲᱮᱭᱟᱭ ᱠᱟᱱᱟ ᱡᱟᱦᱟᱸ ᱞᱮᱠᱟ ᱫᱟᱜ ᱥᱮᱛᱮᱧᱚᱜ ᱠᱟᱱᱟ ᱚᱱᱟ ᱴᱷᱮᱡ ᱥᱮᱱᱚᱜ ᱠᱟᱱᱟ ᱫᱟᱜ ᱫᱚ ᱵᱚᱰᱮ ᱟᱠᱟᱱᱟ ᱮᱱᱛᱮ ᱨᱮᱦᱚᱸ ᱚᱸᱰᱮᱱᱟᱜ ᱜᱮ ᱫᱟᱜ ᱮ ᱤᱫᱤᱭᱮᱜᱼᱟ ᱟᱫᱚ ᱧᱮᱞ ᱫᱟᱲᱮᱭᱟᱭ ᱠᱟᱱᱟ ᱵᱚᱱ ᱪᱮᱛᱟᱱ ᱥᱮᱡ ᱡᱟᱦᱟᱸ ᱫᱟᱜ ᱵᱚᱰᱮ ᱟᱠᱟᱱᱟ ᱚᱱᱟ ᱫᱚ ᱞᱤᱸᱜᱤ ᱦᱮᱡ ᱫᱟᱜ ᱠᱟᱱᱟ ᱟᱨ ᱚᱱᱟ ᱫᱚ ᱛᱷᱟᱞ ᱛᱮ ᱥᱟᱯᱷᱟᱭᱮᱜ ᱮ ᱟᱨ ᱚᱸᱰᱮ ᱠᱷᱚᱱᱟᱜ ᱜᱮ ᱱᱟᱜ ᱱᱤᱛᱚᱜ ᱫᱟᱜ ᱮ ᱵᱷᱩᱨᱟᱜ ᱞᱟᱹᱜᱤᱫ ᱟᱨ ᱥᱮᱛᱮᱧ ᱫᱟᱜ ᱠᱟᱱᱟ ᱟᱨ ᱥᱮᱛᱮᱧᱚᱜ ᱠᱟᱱᱟ ᱚᱱᱟ ᱴᱷᱮᱡ ᱥᱮᱛᱮᱧᱚᱜ ᱠᱟᱱᱟ ᱚᱱᱟ ᱴᱷᱮᱡ ᱫᱚ ᱚᱱᱮ ᱧᱮᱞᱚᱜ ᱠᱟᱱᱟ ᱯᱩᱬ ᱜᱮ ᱟᱨ ᱯᱷᱟᱹᱨᱪᱟᱹ ᱜᱮ ᱟᱨ ᱪᱮᱛᱟᱱ ᱨᱮᱭᱟᱜ ᱫᱟᱜ ᱴᱟᱜ ᱫᱚᱭ ᱯᱷᱟᱹᱨᱪᱟᱹᱭᱮᱜ ᱮ ᱢᱟᱱᱮ ᱚᱱᱛᱮ ᱥᱟᱭᱤᱰ ᱥᱮᱡ ᱠᱟᱜ ᱠᱟᱱᱟᱭ ᱧᱮᱞ ᱫᱟᱲᱮᱭᱟᱜ ᱠᱟᱱᱟ ᱵᱚᱱ ᱟᱹᱪᱩᱨ ᱠᱟᱛᱮᱫ ᱟᱨ ᱚᱸᱰᱮᱱᱟᱜ ᱡᱟᱦᱟᱸ ᱥᱟᱯᱷᱟ ᱫᱟᱜ ᱠᱟᱱᱟ ᱚᱱᱟ ᱫᱚ ᱥᱮᱛᱮᱧ ᱨᱟᱠᱟᱵ ᱠᱟᱱᱟ ᱟᱫᱚ ᱚᱱᱟ ᱫᱟᱜ ᱜᱮ ᱵᱷᱩᱨᱟᱹ ᱠᱮᱫᱟᱭ ᱦᱟᱸᱜ ᱧᱮᱞ ᱫᱟᱲᱮᱭᱟᱜ ᱠᱟᱱᱟ ᱵᱚᱱ ᱟᱨ ᱥᱟᱭᱤᱰ ᱥᱮᱫ ᱨᱮᱱᱟᱜ ᱫᱚ ᱜᱟᱱᱫᱟ ᱜᱮ ᱧᱮᱞᱚᱜ ᱠᱟᱱᱟ ᱚᱱᱟ ᱫᱚ ᱞᱤᱸᱜᱤ ᱦᱮᱡ ᱫᱟᱜ ᱠᱟᱱᱟ ᱟᱨ ᱚᱸᱰᱮᱱᱟᱜ ᱫᱟᱜ ᱫᱚ ᱚᱱᱮ ᱯᱷᱟᱹᱨᱪᱟᱹ ᱜᱮ ᱡᱟᱦᱟᱸ ᱧᱮᱞᱚᱜ ᱠᱟᱱᱟ ᱥᱮᱛᱮᱧ ᱩᱰᱩᱠᱚᱜ ᱠᱟᱱᱟ ᱚᱸᱰᱮ ᱠᱷᱚᱱᱟᱜ ᱜᱮ ᱫᱟᱜ ᱮ ᱩᱰᱩᱠ ᱮᱫ ᱟᱫᱚ ᱚᱸᱰᱮ ᱠᱷᱚᱱᱟᱜ ᱜᱮ ᱫᱟᱜ ᱩᱰᱩᱠ ᱠᱟᱛᱮᱫ ᱮ ᱤᱫᱤᱭᱮᱫᱼᱟ ᱧᱮᱞ ᱫᱟᱲᱮᱭᱟᱜ ᱠᱟᱱᱟ ᱵᱚᱱ ᱱᱤᱛᱚᱜ ᱡᱟᱦᱟᱸ ᱵᱚᱱ ᱧᱮᱞᱮᱫ ᱱᱚᱣᱟ ᱫᱚ ᱦᱮᱸᱥᱟᱜ ᱠᱚᱪᱟ ᱯᱚᱧᱪᱟᱭᱮᱛ ᱨᱮᱱᱟᱜ ᱨᱟᱝᱠᱟ ᱠᱚᱪᱟ ᱰᱩᱝᱰᱩᱝ ᱠᱚᱪᱟ ᱴᱚᱞᱟ ᱠᱟᱱᱟ ᱟᱫᱚ ᱚᱱᱟ ᱰᱩᱝᱰᱩᱝ ᱠᱚᱪᱟ ᱠᱚ ᱢᱮᱛᱟᱜᱼᱟ ᱟᱨ ᱱᱚᱰᱮ ᱫᱟᱜ ᱚᱰᱚᱠᱚᱜ ᱠᱟᱱᱟ ᱟᱫᱚ ᱵᱩᱨᱩ ᱠᱷᱚᱱᱟᱜ ᱞᱤᱸᱜᱤ ᱞᱤᱸᱜᱤ ᱛᱮ ᱡᱟᱦᱟᱸ ᱫᱟᱜ ᱚᱰᱚᱠᱚᱜ ᱠᱟᱱᱟ ᱚᱱᱟ ᱜᱮᱵᱚᱱ ᱧᱮᱞ ᱫᱟᱲᱮᱭᱟᱜ ᱠᱟᱱᱟ ᱚᱱᱟ ᱡᱟᱦᱟᱸ ᱫᱟᱜ ᱟᱭᱢᱟ ᱦᱚᱲ ᱵᱚᱱ ᱧᱮᱞᱟ ᱡᱟᱦᱟᱸ ᱡᱟᱭᱜᱟ ᱨᱮᱜᱮ ᱫᱟᱜ ᱟᱹᱰᱤᱜᱟᱱ ᱫᱟᱜ ᱞᱤᱸᱜᱤᱱᱟ ᱢᱮᱱᱠᱷᱟᱱ ᱫᱟᱜ ᱚᱠᱟ ᱠᱷᱚᱱ ᱦᱤᱡᱩᱜ ᱠᱟᱱᱟ ᱚᱱᱟ ᱦᱚᱸᱛᱚ ᱵᱟᱲᱟᱭ ᱞᱟᱹᱠᱛᱤᱜ ᱠᱟᱱᱟ ᱟᱫᱚ ᱱᱚᱰᱮ ᱡᱟᱦᱟᱸ ᱞᱮᱠᱟ ᱵᱚᱱ ᱧᱮᱞᱮᱫ ᱱᱚᱜᱼᱚᱭ ᱨᱤᱲᱤᱢ ᱨᱤᱲᱤᱢ ᱫᱟᱜ ᱞᱤᱸᱜᱤᱱ ᱠᱟᱱᱟ ᱟᱫᱚ ᱨᱤᱲᱤᱢ ᱨᱤᱲᱤᱢ ᱱᱚᱰᱮᱱᱟᱜ ᱫᱟᱜ ᱧᱮᱞᱚᱜ ᱠᱟᱱᱟ ᱮᱠᱫᱚᱢ ᱧᱮᱞ ᱛᱮ ᱱᱚᱝᱠᱟ ᱵᱩᱡᱷᱟᱹᱜ ᱠᱟᱱᱟ ᱡᱮ ᱨᱮᱭᱟᱲ ᱜᱮ ᱥᱟᱱᱟ ᱠᱟᱱᱟ ᱟᱹᱰᱤ ᱪᱮᱦᱨᱟ ᱟᱹᱰᱤ ᱯᱷᱟᱨᱪᱟ ᱟᱨ ᱱᱚᱣᱟ ᱴᱷᱮᱡ ᱠᱷᱚᱱᱟᱜ ᱫᱟᱜ ᱚᱰᱚᱠᱚᱜ ᱠᱟᱱᱟ ᱟᱪᱪᱷᱟ ᱞᱟᱭᱤᱠ ᱠᱮᱜᱼᱟ ᱵᱤᱱ ᱱᱚᱣᱟ ᱡᱟᱦᱟᱸ ᱧᱮᱞᱚᱜ ᱠᱟᱱᱟ ᱩᱱᱟᱹᱜ ᱪᱮᱦᱨᱟ ᱫᱟᱜ ᱱᱚᱣᱟ ᱴᱷᱮᱡ ᱠᱷᱚᱱᱟᱜ ᱞᱤᱸᱜᱤ ᱠᱟᱛᱮ ᱟᱬᱜᱚᱱ ᱠᱟᱱᱟ ᱟᱫᱚ ᱟᱹᱵᱤᱱ ᱛᱤᱱᱟᱹᱜ ᱫᱤᱱ ᱠᱷᱚᱱᱟᱜ ᱵᱤᱱ ᱵᱟᱲᱟᱭᱟ ᱡᱮ ᱱᱚᱰᱮ ᱠᱷᱚᱱᱟᱜ ᱡᱟᱦᱟᱸ ᱫᱟᱜ ᱚᱰᱚᱠᱚᱜ ᱠᱟᱱᱟ ᱚᱱᱟ ᱱᱚᱣᱟ ᱫᱚ ᱡᱟᱦᱟᱸ ᱛᱤᱱᱟᱹᱜ ᱫᱤᱱ ᱠᱷᱚᱱ ᱜᱮ ᱱᱚᱣᱟ ᱫᱚ ᱵᱩᱨᱩ ᱱᱟᱞᱟ ᱥᱚᱛ ᱠᱟᱱᱟ ᱱᱚᱣᱟ ᱫᱚ ᱡᱟᱦᱟᱸ ᱜᱮ ᱵᱩᱨᱩ ᱵᱮᱱᱟᱣ ᱟᱠᱟᱱᱟ ᱥᱚᱛ ᱵᱮᱱᱟᱣ ᱟᱠᱟᱱᱟ ᱩᱱ ᱠᱷᱚᱱ ᱜᱮ ᱱᱚᱣᱟ ᱱᱟᱞᱟ ᱨᱮᱫᱚ ᱫᱟᱜ ᱱᱤᱭᱟᱹ ᱨᱚᱠᱚᱢ ᱜᱮ ᱞᱤᱸᱜᱤᱱᱟ ᱟᱪᱪᱷᱟ ᱢᱟᱱᱮ ᱨᱮᱭᱟᱲ ᱞᱟᱹᱜᱤᱫ ᱛᱮᱫᱚ ᱟᱹᱵᱤᱱ ᱢᱟᱱᱮ ᱚᱠᱟ ᱨᱮᱵᱤᱱ ᱪᱟᱞᱟᱜᱼᱟ ᱱᱚᱰᱮ ᱜᱮᱵᱤᱱ ᱨᱮᱭᱟᱲ ᱵᱟᱲᱟᱜᱼᱟ ᱥᱮ ᱟᱨᱚ ᱮᱴᱟᱜ ᱵᱟᱸᱫᱷ ᱠᱚ ᱢᱮᱱᱟᱜᱼᱟ ᱵᱟᱝ ᱱᱚᱰᱮ ᱜᱮᱞᱮ ᱨᱮᱭᱟᱲᱚᱜᱼᱟ ᱟᱞᱮ ᱱᱚᱣᱟ ᱡᱟᱣᱨᱟ ᱫᱟᱜ ᱨᱮ ᱟᱫᱚ ᱤᱭᱟᱹ ᱠᱚᱫᱚ ᱟᱫᱚ ᱟᱭᱳ ᱦᱚᱲ ᱠᱚᱫᱚ ᱚᱠᱟ ᱨᱮᱠᱚ ᱨᱮᱭᱟᱲᱚᱜᱼᱟ ᱞᱟᱭᱤᱠ ᱠᱮᱫ ᱵᱤᱱ ᱱᱚᱰᱮ ᱵᱟᱵᱟ ᱦᱚᱲ ᱥᱮ ᱟᱭᱳ ᱦᱚᱲ ᱠᱚ ᱨᱮᱭᱟᱲᱚᱜᱼᱟ ᱥᱮ ᱡᱚᱛᱚ ᱜᱮ ᱱᱚᱰᱮ ᱠᱚ ᱨᱮᱭᱟᱲᱚᱜᱼᱟ ᱞᱟᱭᱤᱠ ᱱᱚᱰᱮ ᱫᱚ ᱟᱭᱳ ᱦᱚᱲ ᱠᱚ ᱵᱟᱠᱚ ᱛᱟᱦᱮᱱᱟ ᱮᱱᱠᱷᱟᱱ ᱱᱚᱰᱮ ᱵᱟᱵᱟ ᱦᱚᱲ ᱠᱚᱞᱮ ᱨᱮᱭᱟᱲᱚᱜᱼᱟ ᱟᱨ ᱵᱟᱵᱟ ᱦᱚᱲ ᱟᱭᱳ ᱦᱚᱲ ᱠᱚ ᱠᱚ ᱛᱟᱦᱮᱸ ᱞᱮᱠᱷᱟᱱ ᱵᱟᱵᱟ ᱦᱚᱲ ᱠᱚ ᱫᱟᱬᱟ ᱪᱮᱛᱟᱱ ᱨᱮ ᱟᱨᱚ ᱢᱤᱫᱴᱤᱡ ᱱᱚᱝᱠᱟ ᱜᱮ ᱦᱮᱱᱟᱜᱼᱟ ᱚᱸᱰᱮ ᱞᱮ ᱢᱟᱱᱮ ᱚᱱᱟ ᱪᱮᱫ ᱱᱚᱣᱟ ᱠᱷᱚᱱ ᱪᱮᱛᱟᱱ ᱨᱮᱦᱚᱸ ᱟᱨᱚ ᱚᱱᱟ ᱨᱮᱦᱚᱸ ᱱᱚᱝᱠᱟ ᱜᱮ ᱫᱟᱜ ᱚᱰᱚᱠᱚᱜ ᱠᱟᱱᱟ ᱱᱚᱝᱠᱟ ᱜᱮ ᱫᱟᱜ ᱚᱰᱚᱠᱚᱜ ᱠᱟᱱᱟ ᱟᱪᱪᱷᱟ ᱛᱚ ᱡᱟᱦᱟᱸ ᱵᱚᱱ ᱧᱮᱞ ᱠᱮᱜᱼᱟ ᱟᱨ ᱢᱤᱫ ᱡᱟᱭᱜᱟ ᱨᱮᱵᱚᱱ ᱧᱮᱞᱟ ᱱᱚᱣᱟ ᱠᱷᱚᱱ ᱪᱮᱛᱟᱱ ᱡᱟᱭᱜᱟ ᱨᱮ ᱟᱨ ᱢᱤᱫ ᱡᱟᱭᱜᱟ ᱨᱮ ᱫᱟᱜ ᱚᱰᱚᱠᱚᱜ ᱠᱟᱱᱟ ᱛᱚᱵᱮ ᱫᱮᱞᱟ ᱚᱸᱰᱮ ᱦᱚᱸᱵᱚᱱ ᱧᱮᱞᱟ ᱪᱮᱫ ᱞᱮᱠᱟ ᱚᱱᱟ ᱴᱷᱮᱱ ᱫᱟᱜ ᱚᱰᱚᱠᱚᱜ ᱠᱟᱱᱟ

ᱵᱤᱨ ᱛᱟᱞᱟ ᱨᱮᱜᱮ ᱦᱟᱸᱜ ᱢᱮᱱᱟᱜ ᱵᱚᱱᱟ ᱟᱫᱚ ᱱᱚᱰᱮ ᱢᱟᱢᱟ ᱦᱚᱲ ᱵᱚᱱ ᱠᱩᱞᱤᱭᱟ ᱡᱮ ᱱᱚᱣᱟ ᱵᱩᱨᱩ ᱨᱮ ᱪᱤᱞᱤ ᱪᱤᱞᱤ ᱠᱚ ᱧᱟᱢᱚᱜᱼᱟ ᱞᱟᱹᱭ ᱠᱮᱭᱟᱵᱤᱱ ᱪᱤᱞᱤ ᱪᱤᱞᱤ ᱠᱚ ᱧᱟᱢᱚᱜᱼᱟ ᱱᱚᱣᱟ ᱱᱚᱣᱟ ᱵᱮᱰᱟ ᱠᱚᱨᱮ ᱫᱚ ᱠᱚ ᱧᱟᱢᱚᱜᱼᱟ ᱟᱬᱜᱚᱱᱟᱠᱚ ᱡᱤᱞ ᱠᱚ ᱥᱩᱠᱨᱤ ᱠᱚ ᱢᱟᱨᱟᱜ ᱠᱚ ᱜᱟᱹᱲᱤ ᱠᱚ ᱦᱟᱹᱬᱩ ᱠᱚ ᱩᱱᱠᱩ ᱪᱮᱫ ᱠᱚ ᱟᱬᱜᱚᱱᱟ ᱧᱮᱞ ᱫᱟᱲᱮᱭᱟᱜ ᱠᱟᱱᱟ ᱵᱚᱱ ᱱᱩᱱᱟᱹᱜ ᱢᱟᱨᱟᱝ ᱵᱩᱨᱩ ᱨᱮ ᱵᱤᱨ ᱵᱩᱨᱩ ᱨᱮ ᱟᱹᱰᱤ ᱜᱟᱱ ᱵᱤᱨ ᱡᱟᱱᱣᱟᱨ ᱠᱚ ᱢᱮᱱᱟᱜ ᱠᱚᱣᱟ ᱡᱟᱦᱟᱸ ᱫᱚ ᱱᱚᱣᱟ ᱴᱷᱮᱡ ᱠᱚ ᱛᱟᱦᱮᱱᱟ ᱟᱨ ᱵᱟᱲᱟᱭ ᱜᱮᱭᱟᱵᱚᱱ ᱵᱤᱨ ᱵᱩᱨᱩ ᱨᱮᱜᱮ ᱠᱚ ᱛᱟᱦᱮᱱᱟ ᱡᱟᱦᱟᱸ ᱫᱚ ᱠᱩᱞ ᱵᱟᱱᱟ ᱵᱟᱠᱚ ᱢᱮᱱ ᱞᱮᱠᱟ ᱚᱱᱟᱛᱮ ᱩᱱᱠᱩᱣᱟᱜ ᱚᱲᱟᱜ ᱫᱩᱣᱟᱨ ᱫᱚ ᱱᱚᱣᱟ ᱵᱤᱨ ᱵᱩᱨᱩ ᱫᱟᱨᱮ ᱫᱷᱤᱨᱤ ᱫᱟᱨᱮ ᱱᱟᱹᱲᱤ ᱠᱟᱱ ᱜᱮᱭᱟ ᱟᱨ ᱩᱱᱟᱹᱜ ᱢᱟᱨᱟᱝ ᱵᱤᱨ ᱵᱩᱨᱩ ᱛᱟᱞᱟᱨᱮ ᱱᱩᱠᱩᱣᱟᱜ ᱚᱲᱟᱜ ᱢᱮᱱᱟᱜᱼᱟ